ᱦᱮᱞᱳ ᱤᱧᱨᱮᱱ ᱥᱟᱵᱥᱠᱨᱟᱭᱵᱟᱨ ᱟᱯᱮ ᱤᱧᱟᱹᱜ ᱵᱞᱚᱜ ᱠᱚ ᱧᱮᱞ ᱠᱟᱱ ᱜᱮᱭᱟ ᱟᱹᱰᱤ ᱢᱚᱡᱽᱫᱟᱨ ᱦᱩᱭᱩᱜ ᱞᱟᱹᱜᱤᱫᱼᱟ ᱟᱨ ᱱᱚᱣᱟ ᱵᱷᱤᱰᱤᱭᱳ ᱵᱞᱚᱜ ᱱᱚᱣᱟ ᱠᱚᱫᱚ ᱱᱟᱦᱟᱜ ᱯᱤᱪᱷᱮ ᱨᱮᱵᱚ ᱧᱮᱞᱟ ᱞᱟᱥᱴ ᱨᱮᱵᱚᱱ ᱵᱮᱱᱟᱣ ᱛᱟᱦᱮᱱ ᱛᱟᱵᱚᱱ ᱯᱮ ᱴᱷᱤᱠ ᱜᱮᱭᱟ ᱯᱮ ᱦᱚᱲ ᱡᱮᱭᱥᱟ ᱜᱮ ᱯᱮ ᱛᱮᱦᱮᱧᱟᱜ ᱵᱞᱚᱜ ᱫᱚ ᱥᱯᱮᱥᱟᱞ ᱵᱷᱤᱞᱮᱡᱽ ᱵᱞᱚᱜ ᱟᱞᱮ ᱫᱤᱥᱚᱢ ᱨᱮᱭᱟᱜ ᱟᱞᱮ ᱟᱹᱛᱩ ᱫᱤᱥᱚᱢ ᱨᱮᱭᱟᱜ ᱩᱱᱠᱩ ᱦᱚᱲ ᱴᱷᱮᱱ ᱱᱮᱦᱚᱨ ᱟᱯᱮ ᱧᱮᱞ ᱯᱮ ᱢᱚᱡᱟ ᱵᱩᱡᱷᱟᱹᱜᱼᱟ ᱟᱨ

ᱛᱮᱦᱮᱧᱟᱜ ᱱᱤᱭᱟᱹ ᱵᱞᱚᱜᱽ ᱨᱮ ᱟᱯᱮ ᱡᱚᱛᱚ ᱠᱚ ᱥᱟᱹᱜᱩᱱ ᱫᱟᱨᱟᱢ ᱟᱥᱟᱭᱮᱫ ᱟᱹᱧ ᱡᱚᱛᱚ ᱵᱮᱥ ᱜᱮ ᱢᱮᱱᱟᱜ ᱯᱮᱭᱟ ᱤᱧ ᱦᱚᱸ ᱱᱟᱯᱟᱭ ᱜᱮ ᱢᱤᱱᱟᱹᱧᱟ ᱟᱨ ᱛᱮᱦᱮᱧ ᱠᱟᱛᱮᱢ ᱪᱟᱞᱟᱜ ᱦᱩᱭᱩᱜ ᱠᱟᱱᱟ ᱨᱟᱹᱥᱩᱱ ᱪᱚᱯᱯᱟ ᱨᱟᱹᱥᱩᱱ ᱪᱚᱯᱯᱟ ᱫᱚ ᱱᱟᱦᱟᱜ ᱟᱛᱳ ᱧᱩᱛᱩᱢ ᱠᱟᱱᱟ ᱚᱸᱰᱮ ᱫᱚ ᱟᱞᱮ ᱫᱤᱥᱚᱢ ᱥᱩᱨ ᱟᱨ ᱚᱸᱰᱮ ᱫᱚ ᱱᱟᱦᱟᱜ ᱥᱴᱳᱨ ᱠᱟᱱᱟ ᱛᱟᱞᱮ ᱡᱟᱦᱟᱸ ᱫᱚ ᱥᱚᱨᱠᱟᱨ ᱯᱟᱥᱴᱟ ᱥᱮᱫ ᱠᱷᱚᱱ ᱪᱟᱣᱞᱮ ᱜᱩᱦᱩᱢ ᱠᱚ ᱧᱟᱢᱚᱜᱼᱟ ᱛᱚ ᱚᱱᱟ ᱞᱟᱹᱜᱤᱫ ᱜᱮ ᱪᱟᱞᱟᱜ ᱦᱩᱭᱩᱜ ᱠᱟᱱᱟ ᱛᱤᱥ ᱠᱷᱚᱱ ᱪᱚ ᱮᱢᱚᱜ ᱠᱟᱱ ᱛᱟᱦᱮᱱ ᱠᱚ ᱟᱫᱚ ᱛᱮᱦᱮᱧ ᱜᱮ ᱯᱟᱛᱟ ᱞᱟᱜᱟᱣ ᱦᱩᱭᱱᱟ ᱢᱮᱱᱛᱮ ᱛᱮᱦᱮᱧ ᱱᱟᱦᱟᱜ ᱧᱟᱢᱚᱜ ᱠᱟᱱᱟ ᱮᱱᱠᱷᱟᱱ ᱚᱱᱟ ᱞᱟᱹᱜᱤᱫ ᱛᱮ ᱪᱟᱞᱟᱜ ᱦᱩᱭᱩᱜ ᱠᱟᱱᱟ ᱯᱷᱨᱤ ᱜᱮ ᱢᱮᱱᱟᱜ ᱞᱤᱧᱟᱹ ᱛᱚ ᱮᱱᱠᱷᱟᱱ ᱤᱧ ᱟᱨ ᱯᱟᱯᱚᱲ ᱴᱤ ᱱᱟᱦᱟᱜ ᱪᱟᱞᱟᱜ ᱠᱟᱱᱟᱞᱤᱧ ᱛᱚ ᱪᱚᱞᱚ ᱛᱮᱦᱮᱧ ᱫᱚ ᱱᱟᱦᱟᱜ ᱥᱴᱳᱨ ᱨᱮᱭᱟᱜ ᱜᱤᱧ ᱫᱮᱠᱷᱟᱣ ᱟᱯᱮᱭᱟ ᱟᱞᱮ ᱨᱟᱹᱥᱩᱱ ᱪᱚᱯᱟ ᱪᱚᱞᱚ ᱛᱚᱵᱮ ᱟᱨ ᱱᱤᱛᱚᱜ ᱞᱤᱧ ᱦᱮᱡ ᱟᱠᱟᱱᱟ ᱱᱚᱰᱮ ᱨᱟᱹᱥᱩᱱ ᱪᱚᱯᱟ ᱟᱞᱮᱭᱤᱡ ᱢᱩᱠᱷᱤᱭᱟᱹ ᱦᱟᱜ ᱱᱚᱰᱮ ᱥᱤᱜᱽᱱᱮᱪᱟᱨ ᱞᱟᱹᱜᱤᱫ ᱛᱮ ᱪᱮᱫᱟᱜ ᱥᱮ ᱨᱮᱥᱤᱰᱮᱱᱥᱤᱭᱟᱞ ᱱᱟᱦᱟᱜ ᱡᱚᱨᱩᱨᱚᱛ ᱯᱟᱲᱟᱜ ᱠᱟᱱᱟ ᱛᱟᱞᱮ ᱛᱚ ᱱᱚᱰᱮ ᱤᱭᱟᱹ ᱦᱮᱡ ᱠᱟᱱᱟᱞᱤᱧ ᱨᱟᱹᱥᱩᱱ ᱪᱚᱯᱟ ᱯᱚᱧᱪᱟᱭᱮᱛ ᱞᱟᱹᱜᱤᱫ ᱱᱚᱰᱮ ᱢᱩᱠᱷᱤᱭᱟᱹ ᱱᱟᱦᱟᱜ ᱢᱮᱱᱟᱭᱟ ᱟᱫᱚ ᱱᱚᱰᱮ ᱵᱚᱞᱚᱱ ᱠᱟᱱᱟ ᱵᱚ ᱥᱤᱜᱽᱱᱮᱪᱟᱨ ᱞᱟᱹᱜᱤᱫ ᱛᱮ ᱟᱨ ᱥᱤᱜᱽᱱᱮᱪᱟᱨ ᱦᱚᱪᱚ ᱠᱮᱜᱼᱟ ᱞᱤᱧ ᱥᱤᱜᱽᱱᱮᱪᱟᱨ ᱦᱩᱭᱮᱱᱟ ᱢᱩᱠᱷᱤᱭᱟᱹ ᱟᱜ ᱱᱟᱦᱟᱜ ᱚᱱᱟ ᱨᱮᱥᱤᱰᱮᱱᱥᱤᱭᱟᱞ ᱤᱭᱟᱹ ᱨᱮ ᱛᱟᱹᱞᱤᱧ ᱯᱮᱯᱟᱨ ᱨᱮ ᱱᱤᱛᱚᱜ ᱞᱤᱧ ᱪᱟᱞᱟᱜᱼᱟ ᱚᱲᱟᱜ ᱪᱮ ᱛᱮᱦᱮᱧ ᱫᱚ ᱵᱟᱹᱞᱤᱧ ᱨᱩᱣᱟᱹᱲᱟ ᱴᱟᱴᱟ ᱱᱟᱦᱟᱜ ᱵᱟᱹᱞᱤᱧ ᱨᱩᱣᱟᱹᱲᱟ ᱱᱤᱛᱚᱜ ᱫᱤᱥᱚᱢ ᱪᱟᱞᱟᱜ ᱦᱩᱭᱩᱜᱼᱟ ᱱᱟᱦᱟᱜ ᱟᱞᱮ ᱫᱤᱥᱚᱢ ᱜᱟᱹᱞᱩᱥᱤᱝᱜᱤ ᱦᱮᱸ ᱪᱮ ᱟᱨ ᱥᱴᱳᱨ ᱞᱤᱧ ᱦᱮᱡ ᱞᱮᱱᱟ ᱛᱟᱦᱮᱱ ᱱᱟᱦᱟᱜ ᱨᱚᱥᱩᱱ ᱪᱚᱯᱟ ᱡᱟᱦᱟᱸᱧ ᱞᱟᱹᱭ ᱠᱮᱫ ᱤᱧ ᱢᱮᱱᱟ ᱟᱹᱰᱤ ᱫᱩᱠ ᱠᱟᱛᱷᱟ ᱱᱤᱛᱚᱝ ᱟᱹᱞᱤᱧ ᱪᱟᱞᱟᱣ ᱞᱮᱱᱟ ᱛᱟᱦᱮᱱ ᱞᱤᱧ ᱦᱮᱸᱥᱮ ᱚᱸᱰᱮ ᱢᱮᱛᱟᱞᱤᱧ ᱠᱟᱱᱟ ᱠᱚ ᱢᱟᱹᱥᱤᱱ ᱚᱱᱟ ᱢᱟᱹᱥᱤᱱ ᱨᱮᱱᱟᱜ ᱡᱟᱦᱟᱸ ᱯᱟᱧᱪᱤᱝᱟ ᱯᱟᱧᱪᱤᱝ ᱠᱷᱟᱱ ᱫᱚ ᱡᱟᱦᱟᱸ ᱪᱟᱣᱞᱮ ᱜᱩᱦᱩᱢ ᱧᱟᱢᱚᱜᱼᱟ ᱛᱚ ᱚᱱᱟ ᱨᱮᱜᱮ ᱵᱟᱹᱪᱩᱜ ᱟᱱᱟ ᱱᱟᱦᱟᱜ ᱱᱮᱴᱚᱣᱟᱨᱠ ᱚᱱᱟ ᱞᱟᱹᱜᱤᱫ ᱵᱟᱹᱞᱤᱧ ᱧᱟᱢ ᱞᱮᱫᱟ ᱛᱮᱦᱮᱧ ᱫᱚ ᱛᱚ ᱚᱱᱟ ᱞᱟᱹᱜᱤᱫ ᱜᱮ ᱛᱮᱦᱮᱧ ᱫᱚ ᱵᱟᱝ ᱦᱟᱛᱟᱣ ᱦᱩᱭᱩᱜᱼᱟ ᱛᱮᱦᱮᱧ ᱫᱚ ᱚᱲᱟᱜ ᱜᱮ ᱨᱩᱣᱟᱹᱲ ᱫᱤᱥᱚᱢ ᱟᱨ ᱜᱟᱯᱟ ᱱᱟᱦᱟᱜ ᱦᱟᱛᱟᱣ ᱦᱩᱭᱩᱜᱼᱟ ᱟᱨ ᱟᱹᱞᱤᱧ ᱱᱤᱛᱚᱜ ᱥᱮᱴᱮᱨᱚᱜ ᱞᱟᱹᱜᱤᱫ ᱟᱹᱞᱤᱧ ᱚᱲᱟᱜ ᱪᱚᱞᱚ ᱛᱚᱵᱮ ᱟᱞᱮ ᱚᱲᱟᱜ ᱵᱚ ᱧᱮᱞᱟ ᱟᱨ ᱟᱹᱰᱤ ᱡᱟᱨᱟᱞ ᱡᱟᱨᱟᱞ ᱥᱤᱛᱩᱝ ᱱᱤᱛᱚᱝ ᱫᱚ ᱵᱷᱟᱭᱟᱱᱚᱠ ᱟᱨ ᱚᱱᱟ ᱛᱚᱨᱟ ᱜᱟᱹᱰᱤ ᱚᱱᱛᱮ ᱨᱮ ᱛᱤᱸᱜᱩ ᱠᱟᱫᱟ ᱱᱤᱛᱚᱝ ᱥᱮᱴᱮᱨᱮᱱᱟᱞᱤᱧ ᱠᱷᱟᱛᱨᱟ ᱥᱤᱛᱩᱝ ᱠᱟᱱᱟ ᱱᱤᱛᱚᱝ ᱜᱮᱭᱟᱨᱟ ᱜᱮ ᱵᱟᱡᱟᱜ ᱠᱟᱱᱟ ᱟᱨ ᱩᱱᱟᱹᱜ ᱵᱷᱚᱭᱟᱱᱚᱠ ᱥᱤᱛᱩᱝ ᱟᱞᱚᱢ ᱢᱮᱱᱟ ᱚᱱᱛᱮ ᱨᱮ ᱜᱟᱹᱰᱭᱟᱹ ᱢᱮᱱᱟᱜᱼᱟ ᱟᱨ ᱚᱱᱛᱮ ᱨᱮ ᱵᱩᱨᱩ ᱦᱚᱸ ᱢᱮᱱᱟᱜᱼᱟ ᱥᱩᱨ ᱨᱮ ᱟᱨ ᱱᱤᱛᱚᱝ ᱫᱚ ᱱᱟᱦᱟᱜ ᱚᱲᱟᱜ ᱥᱮᱴᱮᱨ ᱦᱩᱭ ᱠᱟᱛᱮ ᱱᱤᱛᱚᱝ ᱡᱟᱸᱜᱟ ᱟᱹᱨᱩᱵ ᱦᱩᱭᱩᱜ ᱠᱟᱱᱟ ᱱᱟᱦᱟᱜ ᱱᱤᱛᱚᱜ ᱵᱚᱞᱚᱱ ᱱᱟᱣᱟ ᱚᱲᱟᱜ ᱠᱟᱱᱟ ᱪᱮ ᱱᱟᱣᱟ ᱜᱮ ᱮᱱᱠᱷᱟᱱ ᱫᱚ ᱱᱟᱦᱟᱜ ᱟᱹᱣᱨᱤ ᱯᱚᱛᱟᱣ ᱚᱱᱠᱟ ᱜᱮ ᱞᱟᱥᱟᱨᱟᱣ ᱜᱮ ᱞᱟᱥᱟᱨᱟᱣ ᱟᱠᱟᱫᱼᱟ ᱱᱟᱦᱟᱜ ᱱᱚᱜᱼᱚᱭ ᱛᱟᱞᱮ ᱱᱚᱝᱠᱟ ᱜᱮ ᱚᱲᱟᱜ ᱱᱚᱛᱮ ᱱᱟᱜ ᱫᱟᱠᱟ ᱚᱲᱟᱜ ᱠᱟᱱᱟ ᱱᱚᱛᱮ ᱚᱸᱰᱮ ᱠᱤᱪᱮᱱ ᱢᱮᱱᱟᱜᱼᱟ ᱚᱸᱰᱮ ᱜᱤᱛᱤᱡ ᱨᱩᱢ ᱠᱟᱱᱟ ᱛᱟᱞᱮ ᱱᱚᱣᱟ ᱫᱚ ᱦᱟᱸᱥᱫᱟᱜ ᱵᱟᱠᱩᱞ ᱚᱞ ᱟᱠᱟᱱᱟ ᱟᱫᱚ ᱵᱟᱭ ᱴᱷᱤᱠᱟᱹᱜ ᱠᱟᱱᱟ ᱢᱮᱴᱟᱜ ᱨᱮ ᱱᱤᱛᱚᱝ ᱫᱚ ᱟᱨ ᱨᱟᱪᱟ ᱫᱚ ᱱᱟᱜ ᱱᱚᱜᱼᱚᱭ ᱱᱚᱣᱟ ᱜᱮ ᱟᱨ ᱱᱚᱣᱟ ᱚᱲᱟᱜ ᱫᱚ ᱱᱟᱜ ᱱᱮᱥ ᱜᱮ ᱵᱮᱱᱟᱣ ᱠᱟᱱᱟ ᱥᱮ ᱮᱱᱠᱷᱟᱱ ᱫᱚ ᱚᱱᱟ ᱞᱟᱹᱜᱤᱫ ᱛᱮ ᱪᱮᱫ ᱦᱚᱸ ᱵᱟᱭ ᱪᱤᱠᱟᱹ ᱟᱠᱟᱱᱟ

ᱱᱚᱣᱟ ᱫᱚ ᱟᱭᱳ ᱟᱨ ᱵᱟᱵᱟ ᱛᱟᱹᱠᱤᱱ ᱱᱚᱣᱟ ᱦᱚᱸ ᱟᱭᱳ ᱵᱟᱵᱟ ᱛᱟᱹᱠᱤᱱ ᱜᱮ ᱮ ᱢᱩᱴᱷᱩᱨ ᱠᱟᱢ ᱠᱩᱲᱤ ᱢᱩᱴᱷᱩᱨ ᱠᱟᱢ ᱟᱨ ᱥᱤᱛᱩᱝ ᱢᱟ ᱥᱤᱛᱩᱝ ᱵᱟᱯ ᱨᱮ ᱵᱟᱯ ᱩᱱᱠᱩ ᱫᱚ ᱥᱤᱢ ᱠᱚ ᱛᱟᱞᱮ ᱟᱨ ᱫᱤᱫᱤ ᱛᱟᱠᱚ ᱚᱱᱟ ᱚᱲᱟᱜ ᱨᱮ ᱢᱮᱱᱟᱜ ᱠᱚᱣᱟ ᱪᱚᱞᱚ ᱧᱮᱞ ᱞᱮᱠᱟ ᱵᱚ ᱪᱮᱫ ᱠᱚ ᱪᱮᱠᱟᱭᱮᱫᱼᱟ ᱠᱚ ᱚᱦᱚ ᱟᱨ ᱱᱚᱜᱼᱚᱭ ᱱᱚᱣᱟ ᱱᱟᱦᱟᱜ

ᱪᱮᱫᱟᱜ ᱥᱮ ᱱᱚᱣᱟ ᱫᱟᱜ ᱫᱚ ᱥᱮᱛᱮᱧᱚᱜᱼᱟ ᱫᱷᱤᱱᱟᱹᱝ ᱱᱟᱦᱟᱜ ᱤᱧ ᱫᱮᱠᱷᱟᱣ ᱟᱯᱮᱭᱟ ᱥᱟᱢ ᱴᱟᱭᱤᱢ ᱪᱟᱞᱟᱜ ᱟᱞᱮ ᱱᱚᱣᱟ ᱫᱚ ᱥᱮᱛᱮᱧᱚᱜᱼᱟ ᱫᱟᱜ ᱜᱷᱟᱴᱤ ᱞᱟᱛᱟᱨ ᱢᱮᱱᱟᱞᱮ ᱚᱸᱰᱮ ᱜᱮ ᱟᱹᱰᱤ ᱥᱤᱵᱤᱞ ᱮ ᱥᱤᱵᱤᱞ ᱠᱟᱱᱟ ᱪᱮ ᱵᱟᱝ ᱜᱮ ᱦᱮᱸ ᱨᱟᱜ ᱠᱮ ᱟᱵᱚ ᱢᱟ ᱢᱮᱱ ᱢᱮ ᱦᱚᱯᱚᱱ ᱠᱚ ᱠᱮ ᱟᱹᱜᱩ ᱠᱟᱜ ᱢᱮ ᱪᱮ ᱤᱧ ᱫᱤᱫᱤ ᱜᱤᱫᱽᱨᱟᱹ ᱠᱟᱱᱟᱭ ᱱᱚᱜᱼᱚᱭ ᱛᱚᱨᱟ ᱡᱚᱡᱚ ᱟᱞᱮᱭᱟᱜ ᱫᱟᱨᱮ ᱨᱮᱭᱟᱜ ᱵᱟᱲᱜᱮ ᱵᱟᱲᱜᱮ ᱨᱮ ᱫᱟᱨᱮ ᱨᱮᱭᱟᱜ ᱛᱤᱱᱟᱹᱜ ᱰᱷᱮᱹᱨ ᱠᱚ ᱫᱟᱞ ᱟᱠᱟᱫ ᱟᱠᱚ ᱥᱤᱵᱤᱞ ᱥᱤᱵᱤᱞ ᱟᱨ ᱱᱤᱛᱚᱝ ᱫᱚ ᱥᱤᱸᱜᱟᱹᱲ ᱵᱮᱲᱟ ᱫᱚ ᱱᱟᱦᱟᱜ ᱟᱹᱨᱩᱵ ᱫᱟᱜ ᱞᱟᱹᱜᱤᱫ ᱫᱟᱜ ᱯᱮᱨᱮᱡᱮᱜᱼᱟ ᱞᱮ ᱚᱱᱟᱜᱮ ᱱᱟᱦᱟᱜ ᱫᱟᱜ ᱤᱫᱤ ᱞᱟᱹᱜᱤᱫᱼᱟ ᱟᱨ ᱱᱤᱛᱳᱝ ᱫᱚ ᱫᱟᱠᱟ ᱠᱚᱞᱮ ᱡᱚᱢ ᱠᱮᱫᱼᱟ ᱟᱹᱰᱤ ᱥᱟᱞ ᱵᱟᱫᱽ ᱱᱟᱦᱟᱸᱜ ᱢᱩᱱᱜᱟᱹ ᱟᱲᱟᱜ ᱱᱤᱭᱟᱹ ᱫᱩ ᱦᱟᱡᱟᱨ ᱛᱮᱭᱤᱥ ᱨᱮᱫᱚ ᱛᱮᱦᱮᱧ ᱫᱟᱠᱟᱧ ᱡᱚᱢᱮᱫᱼᱟ ᱱᱟᱦᱟᱸᱜ ᱢᱩᱱᱜᱟᱹ ᱟᱲᱟᱜ ᱫᱟᱜ ᱢᱟᱹᱰᱤ ᱫᱟᱠᱟ ᱛᱟᱦᱮᱸ ᱞᱮᱱᱟ ᱟᱹᱰᱤ ᱥᱤᱵᱤᱞ ᱜᱮ ᱟᱨ ᱛᱮᱦᱮᱧᱟᱜ ᱢᱳᱥᱚᱢ ᱫᱚ ᱫᱟᱜ ᱧᱩᱨᱩᱜ ᱧᱩᱨᱩᱜ ᱞᱮᱠᱟ ᱵᱩᱡᱷᱟᱹᱜ ᱠᱟᱱᱟ ᱯᱩᱨᱟᱹ ᱨᱤᱢᱤᱞ ᱟᱠᱟᱫᱼᱟ ᱫᱮᱠᱷᱟᱣ ᱟᱯᱮ ᱠᱟᱹᱱᱟᱹᱧ ᱟᱨ ᱱᱩᱭ ᱫᱚ ᱠᱟᱱᱟᱭ ᱦᱚᱨᱚ ᱟᱨ ᱚᱠᱚᱭ ᱠᱚ ᱦᱚᱨᱚ ᱡᱤᱞ ᱯᱮ ᱡᱚᱢ ᱟᱠᱟᱫ ᱪᱮ ᱵᱟᱝ ᱞᱟᱹᱭ ᱯᱮ ᱛᱟᱵᱚᱱ ᱟᱨ ᱦᱚᱨᱚ ᱨᱮᱭᱟᱜ ᱞᱮᱴᱚ ᱦᱚᱸ ᱟᱹᱰᱤ ᱥᱤᱵᱤᱞ ᱜᱮ ᱵᱩᱡᱷᱟᱹᱜᱼᱟ ᱟᱫᱚ ᱤᱧ ᱫᱚ ᱵᱟᱹᱧ ᱡᱚᱢ ᱟᱠᱟᱫᱟ ᱯᱮ ᱞᱟᱹᱭ ᱯᱮ ᱟᱞᱮ ᱥᱮᱫ ᱫᱚ ᱫᱟᱜ ᱧᱩᱨᱩᱜ ᱠᱟᱱᱟ ᱢᱮᱱ ᱢᱮ ᱟᱨ ᱥᱤᱛᱩᱝ ᱟᱠᱟᱫ ᱜᱮᱭᱟᱭ ᱱᱚ ᱫᱟᱨᱟ ᱥᱤᱛᱩᱝ ᱢᱟᱠᱟ ᱨᱤᱢᱤᱞ ᱠᱟᱱᱟ ᱨᱤᱢᱤᱞ ᱫᱚ ᱥᱤᱛᱩᱝ ᱢᱚ ᱥᱤᱛᱩᱝ ᱢᱟᱠᱟ ᱟᱫᱷᱟ ᱨᱤᱢᱤᱞ ᱟᱫᱷᱟ ᱟᱫᱷᱟ ᱨᱤᱢᱤᱞ ᱟᱫᱷᱟ ᱥᱤᱛᱩᱝ ᱟᱨ ᱫᱟᱜ ᱦᱚᱸ ᱧᱩᱨᱩᱜ ᱠᱟᱱᱟ ᱯᱩᱨᱟᱹ ᱮ ᱢᱟᱢᱟ ᱚᱠᱟᱢ ᱪᱟᱞᱟᱜ ᱞᱟᱹᱜᱤᱫ ᱟᱢ ᱫᱚ ᱟᱢᱤᱧ ᱠᱩᱞᱤᱭᱮᱫ ᱢᱮᱭᱟ ᱥᱮ ᱟᱨᱦᱚᱸ ᱤᱧ ᱩᱞᱴᱟᱹᱭ ᱠᱩᱞᱤᱭᱤᱧᱟ ᱚᱠᱟ ᱜᱷᱟᱹᱴᱤ ᱯᱟᱛᱟ ᱚᱠᱟᱨᱮ ᱜᱷᱟᱹᱴᱤ ᱯᱟᱛᱟ ᱢᱮᱱᱟᱜᱼᱟ ᱵᱟᱲᱟᱭᱟᱢ ᱩᱱ ᱡᱚᱠᱷᱚᱱ ᱵᱚ ᱪᱟᱞᱟᱣ ᱞᱮᱱ ᱪᱟᱵᱟᱭᱮᱱᱟ ᱱᱤᱛᱚᱝ ᱢᱟ ᱜᱷᱟᱹᱴᱤ ᱯᱟᱛᱟ ᱫᱤᱱ ᱫᱤᱱ ᱛᱷᱚᱲᱤ ᱜᱷᱟᱹᱴᱤ ᱯᱟᱛᱟ ᱦᱩᱭᱩᱜᱼᱟ ᱫᱤᱱ ᱫᱚ ᱵᱟᱭ ᱦᱩᱭᱩᱜᱼᱟ ᱫᱤᱱ ᱫᱚ ᱵᱟᱭ ᱦᱩᱭᱩᱜᱼᱟ ᱟᱨᱦᱚᱸ ᱦᱮᱰ ᱟᱨᱦᱚᱸᱭ ᱢᱮᱛᱟᱢᱟ ᱫᱤᱱ ᱫᱚ ᱵᱟᱭ ᱦᱩᱭᱩᱜᱼᱟ ᱥᱟᱹᱨᱤᱜᱮ ᱥᱟᱹᱨᱤᱜᱮ ᱦᱳᱭ ᱵᱟᱠᱷᱟᱱ ᱥᱟᱹᱨᱤ ᱵᱟᱠᱷᱟᱱ ᱛᱮ ᱟᱹᱰᱤ ᱪᱮᱦᱨᱟᱢ ᱧᱮᱞᱚᱜ ᱠᱟᱱ ᱫᱚ ᱢᱟᱥᱮ ᱠᱚᱭᱚᱜ ᱧᱚᱜᱽ ᱢᱮ ᱢᱟᱢᱟ ᱡᱟᱶᱟᱭ ᱜᱚᱫ ᱠᱟᱢᱟᱞᱮ ᱦᱳᱭ ᱡᱟᱶᱟᱭ ᱜᱚᱫ ᱢᱮᱭᱟᱞᱮ ᱦᱮᱸ ᱪᱮ ᱤᱧ ᱫᱚ ᱵᱟᱫᱽᱨᱤᱧ ᱡᱟᱶᱟᱭ ᱟᱢ ᱯᱚᱨᱮ ᱟᱨ ᱱᱚᱜᱼᱚᱭ ᱱᱚᱝᱠᱟ ᱥᱟᱹᱲᱤ ᱠᱟᱹᱴᱟᱹᱵ ᱨᱮ ᱢᱮᱱᱟᱜ ᱞᱮᱭᱟ ᱛᱮᱦᱮᱧ ᱫᱚ ᱪᱮᱫᱟᱜ ᱥᱮ ᱫᱷᱩᱛᱤ ᱥᱟᱹᱲᱤ ᱠᱟᱱᱟᱞᱮ ᱚᱱᱛᱮᱱᱟᱜ ᱮᱠᱫᱚᱢ ᱟᱹᱰᱤ ᱪᱮᱦᱨᱟ ᱥᱤᱱ ᱠᱚ ᱵᱮᱱᱟᱣ ᱱᱟᱜ ᱛᱟᱵᱚᱱ ᱚᱱᱟ ᱞᱟᱹᱜᱤᱫ ᱛᱚ ᱫᱟᱜ ᱦᱚᱸ ᱧᱩ ᱫᱟᱜ ᱦᱚᱸ ᱟᱹᱜᱩ ᱦᱩᱭᱩᱜᱼᱟ ᱱᱟᱜ ᱟᱨ ᱥᱟᱶᱛᱮ ᱯᱷᱳᱴᱳ ᱠᱷᱤᱪᱟᱹᱣ ᱠᱚ ᱦᱩᱭᱩᱜᱼᱟ ᱟᱨ ᱟᱞᱮ ᱱᱤᱛᱚᱝ ᱞᱮ ᱪᱟᱞᱟᱜ ᱠᱟᱱᱟ ᱫᱟᱜ ᱞᱩ ᱡᱟᱦᱟᱸ ᱞᱮᱠᱟᱧ ᱞᱟᱹᱭ ᱞᱮᱫ ᱛᱟᱦᱮᱸ ᱮᱱᱟᱝ ᱜᱷᱟᱹᱴᱤ ᱞᱟᱛᱟᱨ ᱚᱸᱰᱮ ᱜᱮ ᱱᱟᱦᱟᱜ ᱫᱟᱜ ᱥᱮᱛᱮᱧ ᱧᱚᱜᱼᱟ ᱥᱮ ᱧᱩ ᱵᱟᱠᱷᱨᱟ ᱞᱟᱹᱜᱤᱫ ᱛᱮ ᱮᱱᱠᱷᱟᱱ ᱚᱸᱰᱮ ᱜᱮ ᱪᱟᱞᱟᱜ ᱠᱟᱱᱟᱞᱮ ᱟᱨ ᱥᱟᱹᱲᱤ ᱜᱮᱴᱟᱯ ᱫᱚ ᱮᱥᱮ ᱜᱮ ᱫᱤᱥᱚᱢ ᱥᱮᱫ ᱫᱚ ᱟᱹᱰᱤ ᱪᱮᱦᱨᱟ ᱵᱩᱡᱷᱟᱹᱜᱼᱟ ᱥᱮ ᱚᱱᱟ ᱞᱟᱹᱜᱤᱫ ᱛᱮ ᱟᱨ ᱱᱤᱛᱚᱜ ᱟᱞᱮ ᱞᱮ ᱪᱟᱞᱟᱜ ᱠᱟᱱᱟ ᱱᱚᱝᱠᱟ ᱦᱚᱨ ᱛᱟᱞᱮ ᱫᱮᱠᱷᱟ ᱟᱯᱮ ᱠᱟᱹᱱᱟᱹᱧ ᱱᱚᱝᱠᱟ ᱦᱚᱨ ᱛᱟᱞᱮ ᱰᱟᱦᱟᱨ ᱦᱚᱨ ᱠᱟᱱᱟ ᱟᱨ ᱱᱚᱜᱼᱚᱭ ᱱᱚᱣᱟ ᱫᱟᱜ ᱞᱮ ᱪᱟᱞᱟᱜ ᱠᱟᱱᱟ ᱫᱟᱜ ᱞᱩ ᱟᱨ ᱤᱧᱟᱹᱜ ᱛᱟᱭᱱᱚᱢ ᱠᱚᱨᱮ ᱫᱚ ᱱᱟᱜ ᱤᱧ ᱨᱮᱱ ᱪᱷᱚᱴᱤ ᱥᱤᱥᱴᱟᱨ ᱟᱨ ᱫᱤᱫᱤ ᱛᱟᱠᱚ ᱦᱚᱯᱚᱱ ᱟᱭᱳ ᱛᱟᱠᱚ ᱠᱚ ᱢᱮᱱᱟᱜ ᱠᱚᱣᱟ ᱱᱟᱜ ᱯᱟᱹᱪᱷᱞᱟᱹ ᱨᱮᱫᱚ ᱟᱫᱚ ᱪᱟᱞᱟᱜ ᱠᱟᱱᱟᱞᱮ ᱟᱞᱮ ᱜᱮ ᱟᱨ ᱱᱤᱛᱚᱜ ᱪᱟᱞᱟᱜ ᱠᱟᱱᱟᱞᱮ ᱫᱟᱜ ᱞᱩ ᱜᱷᱟᱹᱴᱤ ᱛᱟᱨ ᱡᱟᱦᱟᱸ ᱫᱚ ᱚᱱᱟ ᱠᱩᱧ ᱢᱮᱱᱟᱜᱼᱟ ᱫᱟᱜ ᱥᱟᱹᱛᱮ ᱧᱚᱜᱼᱟ

ᱟᱨ ᱛᱟᱵᱚᱱ ᱱᱤᱛᱚᱝ ᱫᱚ ᱱᱟᱦᱟᱜ ᱞᱮ ᱥᱮᱴᱮᱨᱮᱱᱟ ᱦᱮᱸᱪᱮ ᱟᱨ ᱱᱚᱣᱟ ᱜᱮ ᱱᱟᱦᱟᱜ ᱱᱚᱜᱼᱚᱭ ᱱᱚᱝᱠᱟᱱ ᱦᱚᱨ ᱛᱟᱞᱮ ᱟᱲᱮ ᱟᱲᱮ ᱟᱲᱮ ᱰᱷᱤᱯᱟᱹ ᱦᱮᱸᱪᱮ ᱫᱤᱯᱤᱞ ᱠᱟᱛᱮ ᱧᱩᱨ ᱦᱚᱸ ᱧᱩᱨᱟ ᱱᱚᱜᱼᱚᱭ ᱱᱚᱣᱟ ᱰᱩᱝᱨᱤ ᱦᱟᱱᱟ ᱯᱟᱥᱴᱟ ᱫᱚ

ᱡᱚᱛᱚ ᱞᱮᱠᱟᱱᱟᱜ ᱢᱮᱱᱟᱜᱼᱟ ᱦᱚᱸᱜᱼᱚᱭ ᱧᱚᱜᱼᱟ ᱧᱩᱭ ᱠᱷᱟᱱᱮᱢ ᱵᱷᱟᱜᱟ ᱵᱟᱢ ᱵᱷᱟᱜᱟᱜᱼᱟ ᱟᱨ ᱱᱚᱣᱟ ᱜᱮ ᱱᱟᱦᱟᱜ ᱛᱟᱵᱚ ᱦᱩᱰᱤᱧ ᱥᱟ ᱠᱩᱧ ᱡᱟᱦᱟᱸ ᱫᱚ ᱫᱟᱜ ᱥᱮᱛᱮ ᱧᱚᱜ ᱠᱟᱱᱟ ᱱᱚᱰᱮ ᱠᱷᱚᱱ ᱜᱮ ᱫᱟᱜ ᱞᱮ ᱤᱫᱤᱭᱟ ᱟᱫᱚ ᱜᱷᱟᱹᱴᱤ ᱥᱩᱨ ᱠᱟᱱᱟ ᱪᱮ ᱥᱟᱠᱟᱢ ᱠᱚ ᱪᱟᱰᱩ ᱪᱷᱟᱹᱱᱤᱭᱮᱜᱼᱟ ᱚᱱᱟᱛᱮ ᱱᱚᱣᱟ ᱫᱚ ᱱᱟᱦᱟᱜ ᱜᱷᱟᱹᱴᱤ ᱞᱟᱛᱟᱨ ᱨᱮ ᱢᱮᱱᱟᱜᱼᱟ ᱪᱮ ᱚᱱᱟ ᱞᱟᱹᱜᱤᱫ ᱛᱮ ᱪᱷᱟᱹᱱᱤ ᱠᱟᱛᱮᱱ ᱤᱭᱟᱹᱭᱮᱫ ᱪᱮ ᱥᱟᱠᱟᱢ ᱠᱚ ᱧᱩᱨ ᱵᱟᱲᱟ ᱠᱚᱜᱼᱟ ᱛᱚ Hello,

ᱟᱹᱰᱤ ᱠᱚᱥᱴᱚ ᱜᱮᱭᱟ ᱟᱨ ᱦᱚᱨ ᱢᱚᱦᱚᱨ ᱱᱚᱜᱼᱚᱭ ᱱᱚᱝᱠᱟ ᱦᱚᱨᱮᱢ ᱠᱚᱭᱚᱜᱟ ᱥᱮ ᱫᱤᱯᱤᱞ ᱠᱟᱜ ᱟᱢ ᱠᱷᱚᱲᱚᱝ ᱟᱲᱟᱜ ᱱᱚᱣᱟ ᱫᱚ ᱢᱤᱫ ᱩᱛᱩ ᱦᱩᱭᱩᱜᱼᱟ ᱱᱤᱛᱚᱜ ᱫᱚ ᱚᱰᱚᱠ ᱠᱟᱱᱟᱞᱮ ᱱᱚᱜᱼᱚ ᱱᱚᱝᱠᱟᱱ ᱫᱷᱟᱨᱟ ᱜᱮ ᱦᱚᱨ ᱫᱚ ᱱᱟᱦᱟᱜ ᱱᱚᱣᱟ ᱫᱟᱜ ᱤᱫᱤ ᱞᱟᱹᱜᱤᱫ ᱫᱚ ᱟᱨ ᱚᱸᱰᱮ ᱰᱟᱦᱟᱨ ᱥᱮᱴᱮᱨᱚᱜ ᱠᱟᱱᱟ ᱟᱨ ᱱᱚᱜᱼᱚᱭ ᱛᱟᱦᱚᱞᱮ ᱱᱚᱰᱮ ᱰᱟᱦᱟᱨ ᱞᱮ ᱚᱰᱚᱠ ᱮᱱᱟ ᱱᱚᱜᱼᱚ ᱱᱚᱛᱮ ᱜᱮ ᱪᱟᱞᱟᱜᱼᱟ ᱱᱟᱜ ᱩᱲᱤᱥᱥᱟ ᱦᱟᱱᱛᱮ ᱚᱰᱚᱠᱚᱜᱼᱟ ᱯᱩᱨᱟᱹ ᱪᱟᱞᱟᱣ ᱠᱟᱱᱟ ᱦᱚᱨ ᱦᱟᱱᱛᱮ ᱟᱨ ᱟᱞᱮ ᱱᱚᱛᱮ ᱞᱮ ᱪᱟᱞᱟᱜ ᱠᱟᱱᱟ ᱟᱨ ᱱᱩᱭ ᱫᱚ ᱤᱧ ᱪᱷᱳᱴᱟ ᱵᱷᱟᱭ ᱯᱷᱩᱴᱵᱚᱞ ᱠᱷᱤᱞᱟᱲᱤ ᱨᱟᱢ ᱦᱟᱸᱥᱫᱟ ᱵᱟᱹᱵᱩ ᱨᱟᱢ ᱦᱟᱸᱥᱫᱟ ᱠᱚᱭᱚᱜ ᱧᱚᱜᱽ ᱢᱮ ᱡᱟᱦᱟᱸ ᱞᱮᱠᱟ ᱧᱮᱞ ᱧᱟᱢ ᱫᱟᱲᱮᱭᱟᱜ ᱠᱟᱱᱟ ᱯᱮ ᱱᱚᱣᱟ ᱥᱮᱬᱟ ᱴᱨᱚᱯᱷᱤ ᱟᱨ ᱡᱟᱦᱟᱸ ᱥᱟᱭᱤᱰ ᱨᱮ ᱢᱮᱱᱟᱜᱼᱟ ᱴᱨᱚᱯᱷᱤ ᱟᱨ ᱱᱚᱣᱟ ᱢᱮᱰᱮᱞ ᱠᱚᱦᱚᱸ ᱟᱨᱦᱚᱸ ᱟᱹᱰᱤ ᱰᱷᱮᱨ ᱥᱟᱢᱟᱱ ᱠᱚ ᱧᱟᱢ ᱟᱠᱟᱫᱼᱟ ᱡᱟᱦᱟᱸ ᱞᱮᱠᱟ ᱥᱟᱭᱠᱮᱞ ᱢᱳᱵᱟᱭᱤᱞ ᱴᱤᱵᱷᱤ ᱵᱟᱜᱮᱨᱟ ᱡᱚᱛᱚᱣᱟᱜ ᱞᱮᱠᱟ ᱥᱟᱢᱟᱱ ᱛᱚ ᱚᱱᱟ ᱦᱤᱥᱟᱹᱵ ᱢᱮᱱ ᱜᱟᱱᱚᱜᱼᱟ ᱡᱮ ᱤᱧᱤᱡ ᱪᱷᱳᱴᱟ ᱵᱷᱟᱭ ᱟᱞᱮ ᱵᱮᱴᱟ ᱫᱚ ᱵᱮᱥᱴ ᱠᱷᱤᱞᱟᱲᱤ ᱯᱷᱩᱴᱵᱚᱞ ᱠᱷᱤᱞᱟᱲᱤ ᱠᱟᱱᱟᱭ ᱟᱯᱮ ᱦᱚᱸ ᱟᱜᱟᱨ ᱧᱟᱯᱟᱢ ᱠᱷᱟᱱ ᱯᱮ ᱡᱟᱹᱨᱩᱲ ᱯᱮ ᱨᱚᱲ ᱟᱭᱟ ᱧᱟᱯᱟᱢ ᱯᱮ ᱛᱟᱵᱚᱱ ᱡᱮ ᱤᱧᱤᱡ ᱵᱷᱟᱭ ᱠᱟᱱᱟᱭ ᱴᱷᱤᱠᱟᱹ ᱠᱟᱭ ᱯᱮ ᱛᱟᱵᱚᱱ ᱦᱳᱭ ᱟᱜᱟᱨ ᱡᱟᱦᱟᱸᱭ ᱠᱚ ᱯᱷᱩᱴᱵᱚᱞ ᱠᱷᱤᱞᱟᱲᱤ ᱞᱟᱵᱟᱨ ᱢᱮᱱᱟᱜ ᱵᱚᱱᱟ ᱛᱟᱵᱚᱱ ᱛᱚ ᱚᱱᱠᱟ ᱜᱮ ᱧᱟᱯᱟᱢ ᱠᱷᱟᱱ ᱧᱮᱞᱮᱯᱮ

ᱪᱮᱫ ᱪᱟᱠᱟ ᱮᱱᱮᱡ ᱠᱟᱱᱟ ᱛᱮᱫᱚ ᱚᱲᱟᱜ ᱞᱮ ᱦᱮᱡ ᱮᱱᱟ ᱫᱟᱜ ᱟᱹᱜᱩ ᱠᱮᱜᱼᱟ ᱞᱮ ᱟᱨ ᱱᱚᱣᱟ ᱫᱚ ᱱᱟᱦᱟᱜ ᱵᱤᱥ ᱛᱟᱹᱨᱤᱠᱷᱟᱜ ᱠᱟᱱᱟ ᱡᱟᱦᱟᱸ ᱞᱮᱠᱟᱧ ᱞᱟᱹᱭ ᱞᱮᱫ ᱛᱟᱦᱮᱱ ᱦᱚᱞᱟ ᱫᱚ ᱱᱟᱦᱟᱜ ᱢᱟᱱᱮ ᱩᱱᱤᱥ ᱛᱟᱹᱨᱤᱠᱷ ᱫᱚ ᱱᱟᱦᱟᱜ ᱵᱟᱹᱞᱤᱧ ᱧᱟᱢ ᱞᱟᱜᱼᱟ ᱪᱮᱫᱟᱜ ᱥᱮ ᱱᱮᱴᱣᱟᱨᱠ ᱱᱟᱦᱟᱜ ᱵᱟᱭ ᱛᱟᱦᱮᱸ ᱞᱮᱱᱟ ᱛᱚ ᱚᱱᱟ ᱞᱟᱹᱜᱤᱫ ᱛᱮ ᱛᱮᱦᱮᱧ ᱱᱟᱦᱟᱜ ᱵᱤᱥ ᱛᱟᱹᱨᱤᱠᱷ ᱤᱫᱤ ᱞᱮ ᱦᱮᱡ ᱟᱠᱟᱱᱟ ᱫᱚᱥᱟᱨ ᱦᱤᱞᱳᱜ ᱟᱨ ᱛᱮᱦᱮᱧ ᱫᱚ ᱱᱟᱦᱟᱜ ᱴᱷᱤᱠ ᱜᱮᱭᱟ ᱱᱮᱴᱣᱟᱨᱠ ᱛᱚ ᱱᱤᱛᱚᱜ ᱯᱟᱧᱪᱤᱝ ᱟᱹᱧ ᱱᱟᱦᱟᱜ ᱟᱨ ᱯᱟᱧᱪᱤᱝ ᱠᱟᱛᱮᱫ ᱪᱟᱣᱞᱮ ᱟᱨ ᱜᱩᱦᱩᱢ ᱠᱚ ᱮᱢᱟ ᱞᱮᱭᱟ ᱱᱟᱦᱟᱜ ᱦᱮᱸᱥᱮ ᱱᱚᱜᱼᱚᱭ ᱛᱚᱨᱟ ᱪᱟᱣᱞᱮ ᱧᱟᱢ ᱠᱮᱜᱼᱟ ᱞᱮ ᱟᱨ ᱱᱚᱜᱼᱚᱭ ᱛᱚᱨᱟ ᱜᱩᱦᱩᱢ ᱟᱨ ᱱᱤᱛᱚᱝ ᱫᱚ ᱛᱚᱞ ᱮᱜ ᱟᱹᱧ ᱟᱨ ᱛᱚᱞ ᱠᱟᱛᱮᱫ ᱱᱤᱛᱚᱝ ᱫᱤᱥᱚᱢ ᱜᱮ ᱪᱟᱞᱟᱣ ᱦᱩᱭᱩᱜᱼᱟ ᱦᱟᱸᱜ ᱯᱷᱤᱨ ᱦᱟᱸᱜ ᱛᱮᱦᱮᱧ ᱜᱮ ᱵᱤᱥ ᱛᱟᱹᱨᱤᱠᱷ ᱢᱟᱱᱮ ᱛᱮᱦᱮᱧ ᱜᱮ ᱦᱟᱸᱜ ᱴᱟᱴᱟ ᱞᱟᱹᱜᱤᱫ ᱤᱧ ᱨᱩᱣᱟᱹᱲᱟ ᱦᱚᱸ ᱱᱚᱣᱟ ᱢᱚᱴᱚᱨᱮ ᱡᱚᱢᱮᱜᱼᱟ